ᱫᱤᱱ ᱫᱚ ᱠᱟᱱᱛᱷᱟ ᱵᱟᱠᱷᱟᱱ ᱡᱤ ᱫᱚ ᱞᱩᱠᱩᱨ ᱞᱩᱠᱩᱨ ᱟᱨ ᱥᱟᱹᱨᱫᱤ ᱡᱩᱣᱟᱹᱱ ᱨᱮ ᱠᱚᱲᱟ ᱠᱩᱲᱤ ᱦᱚᱸ ᱡᱩᱨᱤ ᱵᱟᱝᱠᱷᱟᱱ ᱵᱟᱠᱚ ᱥᱩᱠᱩ ᱚᱱᱟᱛᱤᱧ ᱢᱮᱱᱟ ᱨᱟᱦᱞᱟ ᱨᱤᱢᱤᱞ ᱫᱚᱭ ᱚᱴᱟᱝ ᱵᱟᱲᱟᱭᱟ ᱜᱚᱴᱟ ᱟᱨ ᱠᱩᱸᱫᱽᱨᱤ ᱱᱟᱹᱲᱤ ᱫᱚᱭ ᱯᱟᱸᱡᱟᱭᱮᱜᱼᱟ ᱡᱷᱟᱴᱟ ᱟᱨ ᱱᱚᱜᱼᱚ ᱱᱚᱝᱠᱟᱱ ᱯᱷᱟᱱᱥᱮᱱ ᱴᱟᱺᱰᱤ ᱨᱮ ᱦᱮᱡ ᱠᱟᱛᱮᱫ ᱠᱚᱲᱟ ᱦᱚᱸᱠᱚ ᱢᱮᱱᱮᱜᱼᱟ ᱯᱚᱴᱟᱣ ᱤᱭᱟᱹᱧ ᱚᱠᱚᱭᱴᱟᱜ ᱦᱮᱸ ᱪᱮ ᱚᱱᱟᱛᱤᱧ ᱢᱮᱱᱟ ᱱᱮᱛᱟᱨ ᱢᱟ ᱠᱩᱲᱤ ᱢᱟᱛᱚ ᱫᱟᱱ ᱫᱟᱱ ᱠᱚᱲᱟ ᱢᱟᱛᱚ ᱠᱷᱟᱱ ᱠᱷᱟᱱ ᱟᱨᱮ ᱱᱮᱛᱟᱨ ᱢᱟ ᱠᱩᱲᱤ ᱢᱟᱛᱚ ᱫᱟᱱ ᱫᱟᱱ ᱠᱚᱲᱟ ᱢᱟᱛᱚ ᱠᱷᱟᱱ ᱠᱷᱟᱱ ᱚᱠᱚᱭᱴᱟᱜ ᱤᱧ ᱫᱳᱥ ᱯᱮᱛᱮ ᱡᱩᱜᱽ ᱜᱮ ᱵᱚᱫᱚᱞ ᱟᱠᱟᱱ ᱟᱨᱮ ᱱᱮᱛᱟᱨ ᱢᱟ ᱵᱩᱰᱷᱤ ᱠᱚᱠᱚ ᱠᱩᱲᱤᱜ ᱠᱟᱱ ᱚᱵᱟᱠ ᱠᱟᱛᱷᱟ ᱠᱟᱱᱟ ᱱᱚᱣᱟ ᱫᱚ ᱦᱮᱸ ᱪᱮ ᱢᱮᱱ ᱠᱟᱫᱟ ᱠᱚ ᱱᱮᱛᱟᱨ ᱢᱟ ᱵᱩᱰᱷᱤ ᱠᱚᱠᱚ ᱠᱩᱲᱤᱜ ᱠᱟᱱ ᱟᱹᱰᱤ ᱠᱚ ᱰᱤᱥᱠᱚᱜ ᱠᱟᱱ ᱟᱨ ᱦᱟᱲᱟᱢ ᱠᱚᱦᱚᱸ ᱠᱚᱢ ᱫᱚ ᱵᱟᱝ ᱵᱤᱞᱤ ᱩᱵ ᱦᱮᱸᱫᱮ ᱠᱟᱛᱮᱫ ᱠᱚ ᱠᱷᱚᱡᱚᱜ ᱠᱟᱱ ᱠᱩᱲᱤ ᱯᱚᱴᱟᱣ ᱨᱟᱱ ᱦᱮᱸ ᱪᱮ ᱟᱫᱚᱧ ᱢᱮᱱᱟ ᱦᱟᱲᱟᱢ ᱠᱟᱱ ᱵᱩᱲᱦᱤ ᱠᱟᱱ ᱵᱟᱠᱚ ᱵᱩᱡᱷᱟᱹᱣ ᱡᱚᱝ ᱠᱟᱱ ᱡᱮ ᱨᱚᱥᱜᱩᱞᱞᱟᱹ ᱨᱮᱜᱮ ᱨᱚᱥ ᱫᱚ ᱢᱮᱱᱟᱜ ᱪᱚᱯ ᱥᱤᱸᱜᱟᱹᱲᱟ ᱨᱮᱫᱚ ᱵᱟᱝ ᱟᱨ ᱥᱟᱹᱨᱫᱤ ᱡᱩᱣᱟᱹᱱ ᱨᱮᱜᱮ ᱫᱩᱞᱟᱹᱲ ᱫᱩᱯᱞᱟᱹᱲ ᱫᱚ ᱵᱩᱰᱷᱤ ᱦᱟᱲᱟᱢ ᱠᱟᱛᱮᱫ ᱫᱚ ᱵᱟᱝ ᱦᱮᱸᱪᱮ ᱱᱚᱜᱼᱚ ᱱᱟ ᱠᱟᱛᱷᱟ ᱢᱤᱫᱴᱮᱱ ᱥᱴᱮᱡᱽ ᱨᱤᱧ ᱞᱟᱹᱭ ᱞᱮᱫᱟ ᱢᱤᱫᱴᱮᱱ ᱡᱟᱭᱜᱟ ᱨᱮ ᱟᱫᱚ ᱢᱤᱫᱴᱮᱱ ᱵᱩᱲᱦᱤ ᱦᱮᱡ ᱟᱠᱟᱱᱟ ᱢᱮᱱᱫᱟᱭ ᱮ ᱟᱭᱟᱝ ᱵᱤᱧ ᱱᱟᱛᱮ ᱟᱸᱡᱚᱢ ᱞᱮᱢ ᱟᱫᱚᱧ ᱢᱮᱱᱫᱟ ᱡᱟ ᱵᱟᱵᱟ ᱡᱟᱦᱟᱸ ᱪᱮᱫ ᱤᱧ ᱞᱟᱹᱭ ᱛᱟᱵ ᱠᱮᱫᱟ ᱥᱮ ᱪᱮᱫ ᱢᱤᱫᱴᱮᱱ ᱞᱟᱹᱴᱷᱤᱭ ᱥᱟᱵ ᱟᱠᱟᱜᱼᱟ ᱟᱫᱚᱧ ᱢᱮᱱᱫᱟ ᱦᱮᱸ ᱵᱩᱰᱷᱤ ᱜᱚ ᱢᱟ ᱞᱟᱹᱭ ᱢᱮ ᱪᱮᱫ ᱟᱫᱚ ᱩᱱᱤ ᱵᱩᱲᱦᱤ ᱪᱮᱫ ᱮ ᱢᱮᱛᱟ ᱦᱟᱫᱤᱧ ᱛᱟᱦᱮᱸᱫ ᱩᱱᱤ ᱵᱩᱲᱦᱤ ᱫᱚᱭ ᱢᱮᱱᱫᱟ ᱠᱩᱲᱤ ᱜᱮᱥᱮᱧ ᱵᱩᱲᱦᱤ ᱟᱠᱟᱱ ᱢᱚᱱᱮ ᱫᱚ ᱦᱟᱹᱨᱭᱟᱹᱲ ᱜᱮ ᱟᱫᱚᱧ ᱢᱮᱱᱫᱟ ᱱᱚᱜᱼᱚ ᱱᱟ ᱞᱟᱹᱞᱟᱹᱭᱮᱢ ᱦᱮᱡ ᱟᱠᱟᱱᱟ ᱫᱟᱹᱲ ᱢᱮ ᱪᱟᱞᱟᱜ ᱢᱮ ᱢᱚᱱᱮ ᱦᱟᱹᱨᱭᱟᱹᱨᱚᱜ ᱠᱟᱱ ᱛᱟᱭᱟ ᱢᱮᱱᱫᱟᱭ ᱟᱸᱡᱚᱢ ᱢᱮᱥᱮ ᱜᱚᱲᱚᱢ ᱟᱫᱚ ᱚᱱᱛᱮ ᱪᱮᱫ ᱞᱮᱠᱟᱭ ᱢᱮᱱᱫᱟ ᱢᱮᱱᱫᱟᱭ ᱠᱩᱲᱤ ᱜᱮᱥᱮᱧ ᱵᱩᱲᱦᱤ ᱟᱠᱟᱱ ᱢᱚᱱᱮ ᱫᱚ ᱦᱟᱹᱨᱭᱟᱹᱨ ᱜᱮ ᱟᱨ ᱪᱟᱠᱷᱟ ᱠᱟᱛᱮ ᱧᱮᱞ ᱢᱮ ᱵᱚᱨᱚᱝ ᱵᱮᱨᱮᱞ ᱛᱟᱞᱤ ᱠᱷᱚᱱ ᱫᱚ ᱥᱤᱵᱤᱞᱟ ᱵᱤᱞᱤ ᱛᱟᱞᱮ ᱜᱮ ᱦᱮᱸ ᱪᱮ ᱛᱚ ᱱᱚᱣᱟ ᱠᱟᱛᱷᱟ ᱞᱟᱹᱭ ᱛᱟᱭ ᱢᱤᱫᱴᱮᱱ ᱦᱟᱲᱟᱢ ᱦᱚᱭ ᱦᱮᱡ ᱮᱱᱟ ᱢᱮᱱᱫᱟᱭ ᱵᱟᱵᱞᱩ ᱜᱚᱲᱚᱢ ᱜᱚᱲᱚᱢ ᱵᱩᱲᱦᱤᱭᱟᱜ ᱡᱚᱠᱷᱚᱱᱮᱢ ᱟᱸᱡᱚᱢ ᱠᱟᱫᱟ ᱛᱟᱦᱞᱮ ᱤᱧᱟᱹᱜ ᱦᱚᱸ ᱟᱸᱡᱚᱢ ᱦᱩᱭᱩᱜ ᱛᱟᱢᱟ ᱟᱫᱚᱧ ᱢᱮᱱᱫᱟ ᱦᱮᱸ ᱢᱟ ᱞᱟᱹᱭ ᱢᱮ ᱢᱮᱱ ᱠᱟᱫᱟᱭ ᱩᱱᱤ ᱫᱚᱭ ᱢᱮᱱᱟᱜᱼᱟ ᱵᱤᱞᱤ ᱛᱤᱨᱤᱞ ᱢᱮᱱᱫᱚ ᱵᱮᱨᱮᱞ ᱛᱤᱨᱤᱞ ᱠᱟᱥᱟ ᱜᱮᱭᱟ ᱵᱤᱞᱤ ᱛᱤᱨᱤᱞ ᱦᱮᱲᱮᱢ ᱵᱮᱨᱮᱞ ᱛᱤᱨᱤᱞ ᱠᱟᱥᱟ ᱜᱮᱭᱟ ᱵᱤᱞᱤ ᱛᱤᱨᱤᱞ ᱦᱮᱲᱮᱢ ᱟᱨᱮ ᱢᱟᱨᱮ ᱯᱚᱴᱚᱢ ᱡᱚᱡᱚ ᱥᱤᱵᱤᱞ ᱡᱚᱢ ᱢᱮ ᱞᱮᱲᱮᱢ ᱞᱮᱲᱮᱢ ᱟᱫᱚᱧ ᱢᱮᱱᱟ ᱦᱟᱲᱟᱢ ᱵᱩᱲᱦᱤ ᱜᱮ ᱡᱩᱫᱤ ᱱᱚᱝᱠᱟᱱᱟᱜ ᱠᱚ ᱢᱮᱱᱟ ᱛᱟᱦᱞᱮ ᱠᱚᱲᱟ ᱠᱩᱲᱤ ᱫᱚ ᱪᱮᱫ ᱠᱚ ᱢᱮᱱᱟ ᱠᱚᱲᱟ ᱠᱩᱲᱤ ᱦᱚᱸ ᱱᱚᱝᱠᱟᱱᱟᱜ ᱠᱟᱛᱷᱟ ᱠᱚ ᱞᱟᱹᱭ ᱡᱚᱱᱚᱜ ᱠᱟᱱᱟ ᱢᱮᱱ ᱠᱟᱫᱟ ᱠᱚ ᱠᱚᱲᱟ ᱫᱚ ᱦᱟᱨᱟ ᱜᱚᱫᱚ ᱡᱩᱣᱟᱹᱱ ᱢᱚᱱᱮ ᱦᱮᱞᱠᱟᱣ ᱨᱟᱠᱟᱵ ᱠᱟᱱ ᱟᱨᱮ ᱱᱟᱣᱟ ᱜᱟᱛᱮ ᱡᱩᱨᱤ ᱦᱟᱭᱨᱮ ᱢᱚᱱᱮᱭ ᱠᱷᱚᱡᱚᱜ ᱠᱟᱱ ᱟᱨᱮ ᱢᱚᱱᱮ ᱨᱮᱱᱟᱝ ᱩᱠᱩ ᱠᱟᱛᱷᱟ ᱞᱟᱹᱞᱟᱹᱭ ᱥᱟᱱᱟᱧ ᱠᱟᱱ ᱟᱨ ᱟᱢ ᱥᱟᱶᱛᱮ ᱠᱩᱲᱤ ᱤᱧ ᱫᱚ ᱫᱩᱞᱟᱹᱲ ᱥᱟᱱᱟᱧ ᱠᱟᱱ ᱟᱨᱮ ᱫᱩᱞᱟᱹᱲ ᱢᱟᱛᱚ ᱵᱟᱹᱧ ᱵᱟᱲᱟᱭᱟ ᱪᱤᱠᱟᱹᱧ ᱫᱩᱞᱟᱹᱲ ᱟᱢᱟ ᱟᱨ ᱟᱢᱜᱮ ᱡᱩᱫᱤᱢ ᱪᱮᱫ ᱤᱧᱟ ᱛᱚᱵᱮ ᱜᱤᱧ ᱫᱩᱞᱟᱹᱲ ᱟᱢᱟ ᱤᱠᱷᱟᱹᱱ ᱪᱮᱫ ᱠᱟᱛᱮᱫ ᱜᱟᱛᱮ ᱦᱟᱭ ᱨᱮ ᱟᱞᱚᱢ ᱵᱟᱹᱜᱤᱭᱤᱧᱟ ᱛᱤ ᱡᱩᱫᱤᱢ ᱞᱟᱦᱟᱣᱤᱧᱟ ᱛᱚᱵᱮ ᱛᱤᱧ ᱥᱟᱵ ᱛᱟᱢ ᱡᱚᱦᱟ ᱞᱩᱴᱤᱢ ᱟᱞᱟᱭᱤᱧ ᱨᱮ ᱛᱚᱵᱮᱧ ᱪᱚᱜ ᱛᱟᱢ ᱟᱨ ᱦᱚᱲᱢᱚ ᱡᱩᱫᱤᱢ ᱟᱞᱟᱭᱤᱧᱟ ᱛᱚᱵᱮᱧ ᱦᱟᱹᱲᱩᱵ ᱛᱟᱢ ᱛᱚ ᱱᱟᱦᱟᱜ ᱠᱚᱲᱟ ᱠᱩᱲᱤ ᱫᱚ ᱱᱚᱜᱼᱚ ᱱᱚᱝᱠᱟ ᱠᱚ ᱠᱷᱚᱡᱚᱜ ᱠᱟᱱᱟ ᱦᱮᱸ ᱪᱮ ᱛᱟᱦᱞᱮ ᱦᱤᱞᱤ ᱫᱟᱹᱭ ᱫᱟᱫᱟ ᱛᱟᱠᱚ ᱫᱚ ᱪᱮᱫ ᱠᱚ ᱠᱷᱚᱡᱚᱜ ᱠᱟᱱᱟ ᱱᱩᱠᱩ ᱦᱚᱸᱠᱚ ᱱᱚᱝᱠᱟ ᱪᱟᱵᱟ ᱟᱠᱟᱱ ᱛᱟᱵᱚᱱᱟ ᱪᱮᱫ ᱞᱮᱠᱟ ᱚᱱᱮ ᱠᱚ ᱢᱮᱱ ᱟᱥᱟᱲ ᱵᱚᱸᱜᱟ ᱱᱟᱣᱟ ᱫᱟᱜ ᱮ ᱧᱟᱢ ᱞᱮᱠᱷᱟᱱ ᱢᱤᱫ ᱵᱟᱨ ᱡᱟᱭᱜᱟ ᱨᱮ ᱩᱫ ᱫᱚ ᱮᱢᱚᱱᱚᱜ ᱠᱟᱱ ᱜᱮᱭᱟ ᱟᱥᱟᱲ ᱵᱚᱸᱜᱟ ᱱᱟᱣᱟ ᱫᱟᱜ ᱛᱮ ᱢᱤᱫ ᱵᱟᱨ ᱡᱟᱭᱜᱟ ᱨᱮ ᱩᱫ ᱫᱚ ᱮᱢᱚᱱᱚᱜ ᱠᱟᱱ ᱜᱮᱭᱟ ᱟᱨ ᱱᱚᱜᱼᱚᱱᱟ ᱢᱳᱵᱟᱭᱤᱞ ᱠᱷᱟᱹᱛᱤᱨ ᱛᱮᱜᱮ ᱛᱚ ᱵᱟᱯᱞᱟ ᱛᱟᱭᱚᱢ ᱦᱚᱸ ᱢᱤᱫ ᱵᱟᱨ ᱠᱚᱲᱟ ᱠᱩᱲᱤ ᱫᱚᱠᱚ ᱰᱷᱮᱢᱚᱱᱚᱜ ᱠᱟᱱ ᱜᱮᱭᱟ ᱦᱮᱸ ᱪᱮ ᱱᱟᱦᱟᱜ ᱫᱚ ᱱᱚᱜᱼᱚ ᱱᱚᱝᱠᱟ ᱟᱠᱟᱱᱟ ᱛᱚᱵᱮ ᱡᱟᱭ ᱵᱟᱦᱳᱠ ᱱᱤᱛᱚᱜ ᱫᱚ ᱟᱨ ᱚᱱᱛᱮ ᱫᱚ ᱦᱟᱸᱜ ᱵᱟᱹᱧ ᱞᱟᱹᱭ ᱛᱟᱵᱚᱱᱟ ᱫᱮᱞᱟ ᱵᱟᱹᱭ ᱵᱟᱹᱭᱛᱮ ᱥᱮᱨᱮᱧ ᱥᱮᱫ ᱵᱚᱱ ᱪᱟᱞᱟᱣ ᱞᱮᱱ ᱜᱮ ᱮᱦᱚᱵ ᱛᱟᱵᱚᱱᱤᱧ ᱦᱟᱸᱜ ᱵᱟᱹᱭ ᱵᱟᱹᱭ ᱦᱮᱸ ᱪᱮ